ᱤᱧ ᱱᱟᱨᱟᱱ ᱢᱩᱨᱢᱩ ᱟᱹᱫᱤᱵᱟᱹᱥᱤ ᱥᱮᱸᱜᱮᱞ ᱚᱵᱷᱤᱡᱟᱱ ᱵᱟᱨᱤᱯᱚᱫᱟ ᱡᱚᱱᱟᱞ ᱥᱚᱵᱷᱟᱯᱚᱛᱤ ᱛᱮᱦᱮᱧ ᱟᱞᱮ ᱱᱚᱣᱟ ᱛᱮᱭᱤᱥ ᱢᱮ ᱫᱩᱭ ᱦᱟᱡᱟᱨ ᱵᱟᱭᱤᱥ ᱛᱮᱦᱮᱧ ᱱᱚᱣᱟ ᱟᱵᱚ ᱢᱚᱭᱩᱨᱵᱷᱚᱸᱡᱽ ᱡᱮᱞᱟ ᱨᱤᱱᱤᱡ ᱮᱥ ᱯᱤ ᱱᱚᱣᱟ ᱵᱟᱨᱤᱯᱚᱫᱟ ᱨᱮ ᱛᱮᱦᱮᱧ ᱞᱮ ᱧᱟᱯᱟᱢ ᱠᱮᱫᱮᱭᱟ ᱱᱚᱣᱟ ᱧᱟᱯᱟᱢ ᱨᱮᱱᱟᱜ ᱢᱮᱱᱮᱛ ᱫᱚ ᱱᱚᱣᱟ ᱠᱟᱱᱟ ᱡᱮ ᱛᱮᱦᱮᱧ ᱦᱟᱺᱰᱤ ᱵᱟᱝᱠᱷᱟᱱ ᱵᱟᱯᱞᱟ ᱵᱟᱝᱟ ᱥᱮ ᱯᱟᱹᱨᱣᱟᱹ ᱵᱟᱝᱠᱷᱟᱱ ᱵᱟᱯᱞᱟ ᱵᱟᱝᱟ ᱱᱚᱣᱟ ᱠᱚ ᱢᱮᱱᱮᱜᱼᱟ ᱟᱵᱚ ᱱᱩᱠᱩ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱥᱚᱝᱜᱚᱴᱷᱚᱱ ᱨᱮᱱ ᱠᱟᱹᱢᱤᱭᱟᱹ ᱠᱚᱲᱟ ᱠᱚ ᱡᱮ ᱵᱟᱯᱞᱟ ᱨᱮᱫᱚ ᱦᱟᱺᱰᱤ ᱫᱚᱨᱠᱟᱨ ᱟᱨ ᱯᱟᱹᱨᱣᱟᱹ ᱫᱚᱨᱠᱟᱨ ᱵᱟᱝᱠᱷᱟᱱ ᱵᱟᱯᱞᱟ ᱵᱟᱭ ᱦᱩᱭ ᱫᱟᱲᱮᱭᱟᱜᱼᱟ ᱟᱫᱚ ᱛᱮᱦᱮᱧ ᱱᱚᱝᱠᱟ ᱠᱚ ᱢᱮᱱᱮᱫ ᱛᱩᱞᱩᱡ ᱨᱮᱦᱚᱸ ᱟᱵᱚ ᱱᱚᱣᱟ ᱟᱹᱫᱤᱵᱟᱹᱥᱤ ᱥᱮᱸᱜᱮᱞ ᱚᱵᱷᱤᱡᱟᱱ ᱨᱮ ᱠᱟᱹᱢᱤ ᱟᱠᱟᱱ ᱢᱤᱫᱴᱟᱝ ᱟᱵᱚ ᱠᱚᱨᱚᱱᱤᱭᱟᱹ ᱥᱚᱵᱽ ᱰᱤᱵᱷᱤᱡᱚᱱ ᱟᱥᱟ ᱥᱚᱵᱷᱟᱯᱚᱛᱤ ᱯᱤᱴᱷᱟᱹ ᱢᱟᱹᱡᱷᱤ ᱜᱚᱢᱠᱮ ᱛᱟᱹᱠᱤᱱ ᱡᱟᱦᱟᱸ ᱟᱹᱠᱤᱱᱟᱜ ᱵᱟᱯᱞᱟ ᱨᱮ ᱛᱮᱦᱮᱧ ᱯᱟᱹᱨᱥᱤ ᱡᱤᱛᱠᱟᱹᱨᱤᱭᱟᱹ ᱫᱤᱥᱚᱢ ᱜᱚᱢᱠᱮ ᱥᱟᱞᱠᱷᱟᱱ ᱢᱩᱨᱢᱩ ᱛᱤᱠᱤᱱᱟᱜ ᱱᱤᱨᱫᱮᱥ ᱞᱮᱠᱟᱛᱮ ᱡᱮ ᱥᱚᱢᱟᱡᱽ ᱨᱮ ᱱᱤᱛᱚᱜ ᱱᱟᱥᱟ ᱯᱟᱱ ᱵᱚᱱ ᱥᱩᱫᱷᱟᱹᱨᱟ ᱟᱫᱚ ᱚᱱᱟ ᱞᱮᱠᱟᱛᱮ ᱛᱮᱦᱮᱧ ᱱᱩᱠᱤᱱᱟᱜ ᱵᱟᱯᱞᱟ ᱫᱚ ᱵᱤᱱᱟᱹ ᱦᱟᱺᱰᱤ ᱯᱟᱹᱨᱣᱟᱹ ᱛᱮᱜᱮ ᱦᱩᱭᱩᱜᱼᱟ ᱡᱚᱢ ᱧᱩ ᱛᱮ ᱛᱮᱦᱮᱧ ᱟᱵᱚ ᱱᱚᱣᱟ ᱵᱟᱯᱞᱟ ᱠᱟᱹᱢᱤ ᱦᱚᱨᱟ ᱛᱚᱨᱟᱣ ᱨᱮᱱᱟᱜ ᱱᱤᱥᱴᱟᱹ ᱟᱠᱟᱱᱟ ᱟᱫᱚ ᱱᱚᱣᱟ ᱡᱟᱦᱟᱸ ᱠᱚ ᱵᱤᱨᱳᱫᱮᱫ ᱛᱟᱦᱮᱸᱫ ᱱᱩᱠᱩ ᱟᱥᱮᱠᱟ ᱥᱚᱝᱜᱚᱴᱷᱚᱱ ᱨᱤᱱ ᱢᱤᱴᱤᱝ ᱠᱮᱜᱼᱟ ᱠᱚ ᱚᱱᱛᱮ ᱨᱮ ᱢᱮᱱᱟ ᱚᱱᱟ ᱠᱷᱤᱞᱟᱯ ᱛᱮ ᱛᱮᱦᱮᱧ ᱱᱚᱰᱮ ᱟᱵᱚ ᱮᱥ ᱯᱤ ᱵᱚᱱ ᱵᱟᱲᱟᱭ ᱦᱚᱪᱚ ᱠᱮᱫᱮᱭᱟ ᱱᱩᱠᱩ ᱱᱚᱣᱟ ᱵᱟᱨᱮᱛᱮ ᱱᱚᱝᱠᱟ ᱵᱟᱯᱞᱟ ᱠᱚ ᱨᱩᱠᱷᱟᱹᱣᱮᱫ ᱞᱮᱭᱟ ᱡᱮ ᱟᱞᱮ ᱯᱟᱹᱨᱣᱟᱹ ᱠᱚ ᱦᱟᱺᱰᱤ ᱠᱚ ᱵᱟᱝ ᱵᱮᱵᱷᱟᱨ ᱥᱟᱱᱟᱭᱮᱫ ᱞᱮᱭᱟ ᱱᱩᱠᱩ ᱠᱚ ᱵᱮᱵᱷᱟᱨ ᱦᱚᱪᱚᱭᱮᱫ ᱞᱮᱭᱟ ᱱᱚᱣᱟ ᱫᱚ ᱯᱩᱨᱟᱹ ᱱᱩᱠᱩ ᱜᱩᱱᱰᱟ ᱜᱟᱨᱫᱤᱭᱮᱫᱼᱟ ᱠᱚ ᱟᱞᱮ ᱠᱚ ᱥᱟᱢᱟᱝ ᱨᱮ ᱟᱫᱚ ᱱᱚᱣᱟ ᱠᱷᱤᱞᱟᱯ ᱛᱮ ᱛᱮᱦᱮᱧ ᱡᱟᱦᱟᱸ ᱮᱥ ᱯᱤ ᱞᱮ ᱮᱢᱟᱫᱮ ᱠᱷᱟᱱ ᱱᱩᱭᱮ ᱢᱮᱱ ᱠᱮᱜᱼᱟ ᱪᱚᱞᱚ ᱟᱯᱮ ᱵᱟᱯᱞᱟᱜ ᱯᱮ ᱚᱠᱚᱭᱮ ᱢᱟᱱᱟᱭᱮᱫ ᱯᱮᱭᱟ ᱟᱞᱮ ᱢᱮᱱᱟᱜ ᱞᱮᱭᱟ ᱟᱹᱭᱤᱱᱮ ᱜᱚᱲᱚ ᱟᱯᱮᱭᱟ ᱯᱨᱚᱥᱟᱥᱚᱱᱮ ᱜᱚᱲᱚ ᱟᱯᱮᱭᱟ ᱟᱯᱮ ᱥᱚᱝᱵᱤᱫᱷᱟᱱᱮ ᱜᱚᱲᱚ ᱟᱯᱮᱭᱟ ᱱᱚᱝᱠᱟᱭ ᱢᱮᱛᱟᱫ ᱞᱮᱭᱟ ᱱᱚᱣᱟ ᱟᱥᱥᱟᱥᱚᱱᱮ ᱮᱢ ᱟᱠᱟᱫ ᱞᱮᱭᱟ ᱟᱨ ᱟᱞᱮ ᱱᱚᱣᱟ ᱵᱟᱯᱞᱟ ᱥᱩᱨ ᱠᱚᱨᱮ ᱟᱨᱟᱢ ᱛᱮ ᱦᱩᱭᱩᱜᱼᱟ ᱡᱚᱦᱟᱨ ᱦᱚᱸ ᱵᱚᱭᱦᱟ ᱟᱹᱵᱤᱱᱟᱜ ᱩᱯᱨᱩᱢ ᱟᱹᱞᱤᱧᱟᱜ ᱧᱩᱛᱩᱢ ᱢᱟᱹᱱ ᱢᱮᱜᱷᱨᱟᱡᱽ ᱥᱚᱨᱮᱱ ᱟᱹᱛᱩ ᱴᱤᱝᱜᱤᱨᱤ ᱡᱚᱥᱤᱯᱩᱨ ᱵᱞᱚᱠ ᱟᱹᱫᱤᱵᱟᱹᱥᱤ ᱥᱮᱸᱜᱮᱞ ᱚᱵᱷᱤᱡᱟᱱ ᱯᱟᱨᱥᱮᱫ ᱟᱨ ᱠᱚᱨᱚᱱᱡᱤᱭᱟᱹ ᱵᱞᱚᱠ ᱯᱨᱚᱵᱷᱟᱨᱤ ᱚᱠᱟ ᱥᱮᱫ ᱯᱮ ᱦᱮᱡ ᱞᱮᱱ ᱛᱟᱦᱮᱸ ᱠᱟᱱᱟ ᱱᱚᱰᱮ ᱮᱥ ᱯᱤ ᱚᱯᱷᱤᱥ ᱫᱚ ᱟᱪᱪᱷᱟ ᱮᱥ ᱯᱤ ᱚᱯᱷᱤᱥ ᱦᱤᱡᱩᱜ ᱨᱮᱭᱟᱜ ᱫᱚ ᱫᱤᱥ ᱦᱩᱫᱤᱥ ᱱᱚᱣᱟ ᱜᱮ ᱠᱟᱱᱟ ᱱᱤᱛᱚᱜ ᱯᱟᱹᱨᱥᱤ ᱡᱤᱛᱠᱟᱹᱨ ᱫᱤᱥᱚᱢ ᱜᱚᱢᱠᱮ ᱥᱟᱞᱠᱷᱟᱱ ᱢᱩᱨᱢᱩᱣᱟᱜ ᱫᱤᱥ ᱦᱩᱫᱤᱥ ᱛᱮ ᱥᱚᱢᱟᱡᱽ ᱨᱮ ᱟᱹᱨᱩ ᱯᱷᱮᱨᱟᱣ ᱞᱟᱹᱜᱤᱫ ᱟᱨ ᱥᱚᱢᱟᱡᱽ ᱠᱷᱚᱱ ᱱᱤᱥᱟᱹ ᱦᱤᱥᱟᱹ ᱠᱚ ᱪᱟᱵᱟᱭ ᱞᱟᱹᱜᱤᱫ ᱛᱮᱦᱮᱧ ᱵᱤᱱ ᱦᱟᱺᱰᱤ ᱛᱮ ᱡᱟᱦᱟᱸ ᱟᱵᱚ ᱵᱟᱯᱞᱟ ᱥᱮ ᱵᱷᱟᱸᱰᱟᱱ ᱟᱨ ᱠᱟᱹᱢᱤ ᱦᱚᱨᱟ ᱛᱚᱨᱟᱣ ᱤᱫᱤ ᱠᱟᱛᱮᱫ ᱛᱮᱦᱮᱧ ᱱᱚᱰᱮ ᱦᱮᱡ ᱦᱩᱭ ᱞᱮᱱᱟ ᱠᱚᱨᱚᱧᱡᱤᱭᱟᱹ ᱵᱞᱚᱠ ᱥᱩᱰᱤ ᱠᱩᱫᱩᱨ ᱟᱹᱛᱩ ᱥᱟᱶ ᱚᱱᱛᱚᱥᱟᱹᱭᱤ ᱟᱹᱛᱩ ᱛᱟᱞᱟ ᱨᱮ ᱡᱟᱦᱟᱸ ᱵᱤᱱ ᱦᱟᱺᱰᱤ ᱛᱮ ᱵᱟᱯᱞᱟ ᱤᱫᱤ ᱠᱟᱛᱮᱫ ᱟᱥᱮᱠᱟ ᱵᱟᱞᱟ ᱡᱟᱦᱟᱸ ᱱᱚᱣᱟ ᱪᱮᱛᱟᱱ ᱨᱮ ᱟᱹᱲᱡᱷᱟᱹᱣ ᱵᱤᱱᱟᱹ ᱦᱟᱺᱰᱤ ᱛᱮ ᱵᱟᱯᱞᱟ ᱵᱟᱝ ᱦᱩᱭ ᱫᱟᱲᱮᱭᱟᱜᱼᱟ ᱥᱮ ᱵᱟᱵᱚᱱ ᱦᱩᱭ ᱦᱚᱪᱚᱣᱟᱜᱼᱟ ᱡᱟᱦᱟᱸ ᱟᱠᱚ ᱯᱟᱥᱴᱟ ᱥᱮᱫ ᱠᱷᱚᱱ ᱟᱹᱲᱡᱷᱟᱹᱣ ᱞᱮᱠᱟᱱ ᱠᱟᱛᱷᱟ ᱠᱚ ᱨᱟᱠᱟᱵᱮᱫ ᱛᱟᱦᱮᱸ ᱠᱟᱱᱟ ᱟᱫᱚ ᱱᱚᱣᱟ ᱢᱟᱢᱞᱟ ᱨᱮᱜᱮ ᱛᱮᱦᱮᱧ ᱟᱞᱮ ᱮᱥ ᱯᱤ ᱚᱯᱷᱤᱥ ᱞᱮ ᱦᱮᱡ ᱞᱮᱱᱟ ᱟᱨ ᱛᱮᱦᱮᱧ ᱫᱚᱨᱠᱷᱟᱥᱛᱚ ᱞᱮ ᱮᱢᱟᱜ ᱫᱮᱭᱟ ᱡᱮ ᱥᱟᱨ ᱥᱚᱢᱚᱥᱥᱟ ᱱᱚᱣᱟ ᱠᱟᱱᱟ ᱟᱨ ᱱᱚᱣᱟ ᱨᱮᱱᱟᱜ ᱥᱚᱢᱟᱫᱷᱟᱱ ᱪᱮᱫ ᱠᱟᱱᱟ ᱟᱫᱚ ᱴᱷᱤᱠ ᱜᱮᱭᱟᱭ ᱢᱮᱱᱮᱫᱼᱟᱭ ᱮᱥ ᱯᱤ ᱡᱮ ᱟᱯᱮ ᱦᱟᱺᱰᱤ ᱵᱟᱯᱮ ᱵᱮᱵᱷᱟᱨᱟ ᱵᱟᱯᱮ ᱵᱮᱵᱷᱟᱨᱟ ᱵᱟᱫᱽᱫᱷᱚ ᱫᱚ ᱚᱠᱚᱭ ᱦᱚᱸ ᱵᱟᱝ ᱟᱨ ᱱᱤᱥᱟᱹ ᱫᱚ ᱱᱤᱛᱚᱜ ᱨᱤᱯᱷᱚᱨᱢ ᱫᱚᱨᱠᱟᱨ ᱠᱟᱱ ᱜᱮᱭᱟ ᱥᱚᱢᱟᱡᱽ ᱨᱮ ᱠᱤ ᱟᱨ ᱱᱤᱛᱚᱜᱟᱜ ᱥᱚᱢᱚᱭ ᱨᱮ ᱚᱠᱚᱭ ᱚᱠᱟ ᱞᱮᱠᱟᱭ ᱵᱟᱯᱞᱟᱜᱼᱟ ᱪᱤᱠᱟᱹᱭᱟ ᱚᱱᱟ ᱫᱚ ᱟᱡᱟᱜ ᱤᱪᱪᱷᱟ ᱠᱟᱱᱟ ᱚᱸᱰᱮ ᱢᱤᱫ ᱦᱚᱲ ᱡᱳᱨ ᱡᱚᱵᱚᱨᱫᱚᱥᱛᱚ ᱵᱟᱝ ᱞᱟᱹᱠᱛᱤᱜ ᱠᱟᱱᱟ